ᱜᱟᱹᱭ ᱜᱩᱯᱤ ᱥᱮᱫ ᱨᱮ ᱡᱚᱛᱚ ᱦᱚᱲ ᱞᱮ ᱜᱟᱛᱮᱜᱼᱟ ᱴᱚᱴᱠᱚ ᱞᱮ ᱜᱟᱛᱮᱜᱼᱟ ᱴᱚᱴᱠᱚ ᱚᱱᱟ ᱛᱟᱞᱮ ᱡᱚ ᱚᱱᱟ ᱞᱮ ᱪᱟᱯᱟᱫᱟᱞᱮ ᱚᱱᱟᱛᱮ ᱢᱟᱱᱮ ᱟᱹᱰᱤ ᱛᱟᱹᱯᱤᱥ ᱢᱟᱱᱮ ᱵᱮᱭᱟᱢ ᱦᱚᱸ ᱦᱩᱭᱩᱜᱼᱟ ᱟᱨ ᱜᱟᱛᱮ ᱦᱚᱸ ᱦᱩᱭᱩᱜᱼᱟ ᱟᱫᱚ ᱱᱩᱱᱟᱹᱜ ᱢᱚᱡᱽ ᱜᱟᱛᱮ ᱵᱚᱞᱮ ᱚᱱᱟ ᱛᱮᱜᱮ ᱞᱮ ᱜᱟᱛᱮᱜᱼᱟ ᱡᱤᱛᱟᱹᱣ ᱡᱤᱛᱟᱹᱣ ᱦᱟᱨ ᱡᱤᱛ ᱱᱚᱝᱠᱟ ᱟᱨ ᱯᱩᱨᱟᱹ ᱠᱷᱟᱴᱟᱣ ᱠᱷᱟᱴᱟᱣ ᱛᱚ ᱚᱱᱟ ᱫᱚ ᱪᱮᱫ ᱞᱮᱠᱟ ᱢᱟᱱᱮ ᱚᱣᱟᱱ ᱴᱩ ᱞᱮ ᱮᱦᱚᱵᱟ ᱞᱟᱦᱟ ᱫᱚ ᱢᱤᱫ ᱥᱤᱡᱤᱱ ᱫᱚ ᱛᱟᱦᱮᱱᱟ ᱩᱱᱠᱩ ᱠᱟᱸᱪ ᱜᱩᱞᱤ ᱞᱮ ᱠᱤᱨᱤᱧ ᱠᱚᱣᱟ ᱠᱟᱸᱪ ᱜᱩᱞᱤ ᱠᱷᱚᱱ ᱚᱣᱟᱱ ᱴᱩ ᱞᱮ ᱜᱟᱛᱮᱜᱼᱟ ᱴᱚᱴᱠᱚ ᱛᱮᱞᱮ ᱜᱟᱛᱮᱜᱼᱟ ᱥᱤᱸᱡᱳ ᱡᱚ ᱛᱮᱞᱮ ᱜᱟᱛᱮᱜᱼᱟ ᱱᱟᱱᱟᱱ ᱞᱮᱠᱟᱱᱟᱜ ᱛᱮ ᱮᱠᱫᱚᱢ ᱚᱣᱟᱱ ᱴᱩ ᱞᱮ ᱜᱟᱛᱮᱜᱼᱟ ᱦᱟᱨ ᱡᱤᱛ ᱟᱨ ᱠᱷᱟᱴᱟᱣ ᱠᱷᱟᱴᱟᱣ ᱠᱷᱟᱴᱟᱣ ᱠᱷᱟᱴᱟᱣ ᱟᱫᱚ ᱚᱱᱟ ᱮᱠᱫᱚᱢ ᱴᱚᱴᱠᱚ ᱛᱮᱫᱚ ᱞᱟᱹᱴᱩ ᱜᱟᱰᱞᱟᱜ ᱟᱨ ᱠᱟᱸᱪ ᱜᱩᱞᱤ ᱛᱮᱫᱚ ᱠᱟᱹᱴᱤᱡ ᱩᱛᱟᱹᱨ ᱜᱟᱰᱞᱟᱜ ᱤᱱᱟᱹ ᱠᱷᱚᱱ ᱢᱟᱨᱵᱮᱞ ᱜᱩᱞᱤ ᱠᱚ ᱛᱟᱦᱮᱸ ᱠᱟᱱ ᱛᱟᱦᱮᱱᱟ ᱢᱟᱨᱵᱮᱞ ᱜᱩᱞᱤ ᱚᱱᱟ ᱫᱚ ᱛᱷᱚᱲᱟ ᱜᱟᱱ ᱞᱟᱹᱴᱩ ᱧᱚᱜ ᱜᱟᱰᱞᱟᱜ ᱵᱟᱥ ᱟᱫᱚ ᱚᱱᱟ ᱚᱣᱟᱱ ᱴᱩ ᱡᱟᱹᱞᱤ ᱠᱷᱚᱱ ᱫᱚ ᱵᱟᱝ ᱢᱟᱱᱮ ᱜᱟᱹᱭ ᱜᱩᱯᱤ ᱡᱚᱠᱷᱚᱱᱤᱧ ᱪᱮᱫ ᱠᱮᱫᱟ ᱜᱟᱹᱭ ᱜᱩᱯᱤ ᱟᱨ ᱜᱟᱹᱭ ᱜᱩᱯᱤ ᱚᱠᱛᱮ ᱨᱮ ᱤᱧ ᱫᱚ ᱟᱹᱰᱤ ᱯᱟᱠᱟ ᱯᱚᱠᱛᱚ ᱵᱟᱹᱧ ᱛᱟᱦᱮᱸ ᱠᱟᱱᱟ ᱤᱧ ᱨᱚᱲᱮᱫ ᱠᱟᱱ ᱛᱟᱦᱮᱱᱟ ᱦᱚᱲ ᱠᱚ ᱞᱟᱸᱫᱟᱣᱟᱹᱧ ᱠᱟᱱ ᱛᱟᱦᱮᱱᱟ ᱵᱚᱞᱮ ᱪᱮᱫ ᱤᱧ ᱢᱮᱱᱮᱫ ᱠᱟᱱ ᱛᱟᱦᱮᱱᱟ ᱤᱧ ᱦᱚᱸᱧ ᱪᱟᱞᱟᱜᱼᱟ ᱦᱩᱢ ᱜᱩᱯᱤ ᱫᱚ ᱵᱟᱝ ᱵᱩᱠᱤᱧ ᱢᱮᱱᱮᱫ ᱠᱟᱱ ᱛᱟᱦᱮᱱᱟ ᱦᱩᱢ ᱵᱩᱠᱤ ᱚᱱᱠᱟ ᱵᱷᱤᱰᱤ ᱰᱩᱠᱤ ᱚᱱᱠᱟᱧ ᱨᱚᱲᱟ ᱟᱨ ᱦᱟᱭ ᱨᱮᱠᱚ ᱞᱟᱸᱫᱟᱭᱟ ᱟᱨ ᱚᱱᱛᱮ ᱨᱮ ᱪᱟᱞᱟᱣ ᱠᱟᱛᱮᱫ ᱜᱩᱞᱤ ᱜᱟᱛᱮᱜ ᱟᱫᱚ ᱚᱱᱠᱟ ᱞᱮ ᱜᱟᱛᱮᱜᱼᱟ ᱛᱚᱵᱮ ᱪᱮᱫ ᱞᱮᱠᱟ ᱜᱟᱛᱮᱜ ᱮᱠᱫᱚᱢ ᱚᱣᱟᱱ ᱚᱣᱟᱱ ᱚᱣᱟᱱ ᱴᱩ ᱴᱩ ᱛᱷᱨᱤ ᱯᱷᱳᱨ ᱯᱷᱟᱭᱤᱵᱽ ᱥᱤᱠᱥ ᱥᱮᱵᱷᱮᱱ ᱮᱭᱤᱴ ᱱᱟᱭᱤᱱ ᱴᱮᱱ ᱟᱫᱚ ᱩᱱᱤ ᱫᱚ ᱵᱚᱞᱮ ᱨᱟᱡᱟᱭᱮᱱᱟ ᱦᱮᱸ ᱩᱱᱤ ᱫᱚ ᱨᱟᱡᱟᱭᱮᱱᱟ ᱚᱱᱠᱟ ᱯᱟᱸᱪ ᱪᱷᱚ ᱡᱚᱱ ᱛᱤᱱᱟᱹᱜ ᱦᱚᱲ ᱪᱚᱞᱮ ᱦᱩᱭᱩᱜ ᱵᱟᱨ ᱦᱚᱲ ᱦᱚᱸ ᱯᱮ ᱯᱩᱱ ᱦᱚᱲ ᱦᱚᱸ ᱛᱤᱱᱟᱹᱜ ᱦᱚᱲ ᱪᱚᱝ ᱦᱩᱭᱩᱜᱚᱜ ᱟᱨ ᱛᱟᱭᱚᱢ ᱛᱮᱫᱚ ᱩᱱᱤ ᱠᱷᱟᱴᱟᱣ ᱮᱢ ᱚᱸᱰᱮ ᱟᱥ ᱥᱩᱨ ᱠᱟᱛᱮ ᱮᱠᱫᱚᱢ ᱩᱱᱤ ᱫᱚ ᱫᱚᱱ ᱤᱫᱤᱭᱟᱭ ᱠᱩᱪᱩᱲ ᱤᱫᱤᱭᱟᱭ ᱚᱠᱚᱭ ᱠᱷᱟᱴᱟᱣ ᱮᱢ ᱩᱱᱤ ᱫᱚ ᱫᱚᱱ ᱤᱫᱤᱭᱟᱭ ᱠᱩᱪᱩᱲ ᱤᱫᱤᱭᱟᱭ ᱠᱷᱟᱴᱟᱣ ᱮᱢ ᱜᱷᱟᱱᱮ ᱜᱷᱟᱱᱮ ᱜᱷᱟᱱᱮ ᱜᱷᱟᱱᱮ ᱠᱷᱟᱴᱟᱣ ᱮᱢ ᱟᱫᱚ ᱚᱱᱮ ᱚᱱᱠᱟ ᱟᱫᱚ ᱜᱟᱛᱮ ᱨᱮᱦᱚᱸ ᱥᱮᱭ ᱢᱚᱡᱟ ᱟᱨ ᱠᱩᱪᱩᱲ ᱨᱮᱦᱚᱸ ᱥᱮᱭ ᱢᱚᱡᱟ ᱢᱟᱱᱮ ᱨᱟᱹᱥᱠᱟᱹ ᱛᱮᱜᱮ ᱚᱠᱚᱭ ᱮᱸᱜᱟᱭᱮᱱᱟᱭ ᱵᱚᱞᱮ ᱵᱟᱭ ᱫᱟᱲᱮ ᱞᱮᱱᱟ ᱩᱱᱤ ᱫᱚᱠᱚ ᱠᱷᱟᱴᱟᱣ ᱮᱭᱟ ᱠᱚ ᱟᱫᱚ ᱚᱱᱟ ᱠᱩᱪᱩᱲ ᱤᱫᱤᱭ ᱢᱮ ᱠᱩᱪᱩᱲ ᱤᱫᱤᱭ ᱢᱮ ᱠᱩᱪᱩᱲ ᱤᱫᱤᱭ ᱢᱮ ᱥᱮᱭ ᱨᱟᱹᱥᱠᱟᱹ ᱜᱮ ᱥᱮᱭ ᱨᱟᱹᱥᱠᱟᱹ ᱜᱮ ᱟᱨ ᱚᱱᱟ ᱚᱱᱟ ᱛᱟᱞᱟᱛᱮ ᱡᱮ ᱛᱤᱱ ᱠᱚᱨᱮ ᱡᱮ ᱯᱟᱲᱦᱟᱜ ᱤᱧ ᱪᱮᱫ ᱠᱮᱫᱟ ᱤᱧ ᱫᱚ ᱵᱩᱡᱷᱟᱹᱣ ᱜᱮ ᱵᱟᱹᱧ ᱧᱟᱢ ᱞᱮᱫᱟ ᱤᱱᱟᱹ ᱠᱟᱛᱮ ᱜᱟᱹᱭ ᱜᱩᱯᱤ ᱠᱚ ᱜᱩᱛᱤ ᱵᱷᱚᱨᱛᱤ ᱠᱤᱫᱤᱧᱟ ᱵᱮᱜᱚᱨ ᱯᱚᱭᱥᱟ ᱛᱮ ᱟᱨᱦᱚᱸ ᱯᱷᱮᱨ ᱜᱩᱯᱤ ᱜᱩᱯᱤ ᱛᱮ ᱯᱚᱭᱥᱟ ᱢᱟ ᱤᱧ ᱜᱤᱧ ᱧᱟᱢᱮᱫ ᱛᱟᱦᱮᱱ ᱯᱚᱭᱥᱟ ᱫᱚ ᱵᱟᱝ ᱡᱚᱢ ᱤᱧ ᱧᱟᱢᱮᱫ ᱛᱟᱦᱮᱱᱟ ᱵᱟᱠᱷᱨᱟ ᱫᱟᱠᱟ ᱞᱟᱡ ᱯᱮᱨᱮᱡ ᱞᱟᱡ ᱯᱮᱨᱮᱡ ᱯᱮ ᱥᱟᱡᱽ ᱞᱟᱡ ᱯᱮᱨᱮᱡ ᱯᱟᱸᱪ ᱥᱟᱡᱽ ᱯᱮ ᱥᱟᱡᱽ ᱢᱟ ᱧᱮᱞ ᱯᱮ ᱟᱫᱚ ᱚᱠᱟ ᱚᱲᱟᱜ ᱨᱮᱱ ᱜᱟᱹᱭᱤᱧ ᱜᱩᱯᱤ ᱠᱟᱱ ᱛᱟᱦᱮᱸ ᱠᱟᱱ ᱚᱱᱟ ᱚᱲᱟᱜ ᱨᱮᱱ ᱜᱤᱫᱽᱨᱟᱹ ᱠᱚ ᱯᱟᱲᱦᱟᱜ ᱠᱟᱱ ᱛᱟᱦᱮᱸ ᱠᱟᱱᱟ ᱟᱫᱚ ᱩᱱᱠᱩ ᱫᱚᱠᱚ ᱯᱟᱲᱦᱟᱜᱼᱟ ᱥᱠᱩᱞ ᱠᱚ ᱪᱟᱞᱟᱜ ᱦᱤᱡᱩᱜᱼᱟ ᱟᱨ ᱧᱤᱫᱟᱹ ᱥᱮᱫ ᱩᱱᱠᱩ ᱞᱟᱹᱜᱤᱫ ᱟᱨᱦᱚᱸ ᱤᱧᱤᱧ ᱟᱴᱮᱫ ᱮᱫ ᱛᱟᱦᱮᱱᱟ ᱟᱨ ᱚᱱᱟ ᱩᱱᱠᱩ ᱞᱟᱹᱜᱤᱫ ᱟᱴᱮᱫ ᱠᱟᱛᱮ ᱛᱟᱨᱯᱚᱨᱮ ᱥᱟᱭᱤᱰ ᱨᱮᱫᱚ ᱤᱧ ᱦᱚᱧ ᱫᱩᱲᱩᱵ ᱠᱚᱜᱼᱟ ᱟᱫᱚ ᱩᱱᱠᱩ ᱠᱚ ᱯᱟᱲᱦᱟᱣ ᱠᱚᱣᱟ ᱯᱟᱲᱦᱟᱣ ᱠᱚᱣᱟ ᱠᱚ ᱟᱨ ᱤᱧ ᱫᱚᱧ ᱟᱛᱮᱫ ᱠᱟᱜᱼᱟᱹᱧ ᱛᱷᱤᱨ ᱠᱚᱜᱼᱟ ᱟᱫᱚ ᱢᱟ ᱧᱮᱞ ᱯᱮ ᱵᱟᱹᱭᱦᱟᱹᱲ ᱨᱮᱫᱚᱧ ᱪᱮᱫ ᱠᱮᱫᱟ ᱚᱣᱟᱱ ᱴᱩ ᱴᱮᱱ ᱚᱱᱟ ᱜᱤᱧ ᱪᱮᱫ ᱠᱮᱫᱟ ᱟᱨ ᱚᱲᱟᱜ ᱨᱮ ᱱᱚᱰᱮ ᱠᱚ ᱯᱟᱲᱦᱟᱣᱮᱫ ᱠᱚ ᱱᱚᱰᱮᱧ ᱪᱮᱫ ᱠᱮᱫᱟ ᱪᱮᱫ ᱮ ᱵᱤ ᱥᱤ ᱰᱤ ᱤ ᱮᱯᱷ ᱡᱤ ᱮᱭᱤᱪ ᱟᱭ ᱡᱮ ᱠᱮ ᱮᱞ ᱮᱢ ᱮᱱ ᱳ ᱯᱤ ᱠᱤᱭᱩ ᱟᱨ ᱮᱠᱥ ᱴᱤ ᱤᱭᱩ ᱵᱷᱤ ᱰᱟᱵᱽᱞᱩ ᱮᱠᱥ ᱚᱣᱟᱭ ᱡᱮᱰ

ᱟᱫᱚ ᱪᱮᱫ ᱞᱮᱠᱟᱢ ᱪᱮᱫ ᱠᱟᱜᱼᱟ ᱢᱟᱥᱮ ᱞᱟᱹᱭ ᱢᱮ ᱟᱫᱚ ᱚᱱᱛᱮ ᱨᱮᱧ ᱞᱟᱹᱭ ᱟᱠᱚᱣᱟ ᱚᱱᱠᱟ ᱛᱮᱜᱮ ᱠᱚ ᱠᱷᱚ ᱥᱚᱨᱮ ᱚ ᱥᱚᱨᱮ ᱟ ᱢᱟᱱᱮ ᱵᱮᱧᱡᱚᱱ ᱵᱚᱨᱱᱚ ᱥᱚᱨ ᱵᱚᱨᱱᱚ ᱮ ᱵᱤ ᱥᱤ ᱰᱤ ᱠᱚ ᱟᱨ ᱚᱣᱟᱱ ᱴᱩ ᱟᱨ ᱮᱠ ᱠᱷᱚᱱ ᱮᱠᱥᱚ ᱚᱱᱟ ᱢᱚᱴᱟᱢᱩᱴᱤ ᱤᱱᱟᱹ ᱠᱚ ᱯᱟᱲᱦᱟᱣ ᱫᱚ ᱵᱚᱞᱮ ᱮᱠᱫᱚᱢ ᱜᱟᱹᱭ ᱜᱩᱯᱤ ᱛᱩᱞᱩᱡ ᱜᱤᱧ ᱪᱮᱫ ᱠᱮᱫᱟ ᱤᱱᱟᱹ ᱯᱚᱨ ᱯᱚᱨ ᱛᱮ ᱪᱮᱫ ᱪᱤᱠᱟᱹᱭᱮᱱᱟ ᱚᱱᱟ ᱯᱷᱟᱸᱠᱟ ᱥᱤᱡᱤᱱ ᱯᱷᱟᱸᱠᱟ ᱥᱤᱡᱤᱱ ᱚᱱᱟ ᱚᱠᱛᱮ ᱫᱚ ᱚᱱᱟ ᱵᱟᱹᱭᱦᱟᱹᱲ ᱠᱚᱨᱮ ᱫᱚ ᱦᱩᱲᱩ ᱪᱟᱥ ᱵᱟᱝ ᱦᱩᱭᱩᱜᱚᱜ ᱠᱟᱱ ᱛᱟᱦᱮᱱᱟ ᱤᱧ ᱠᱟᱹᱴᱤᱡ ᱵᱮᱞᱟᱧ ᱛᱟᱦᱮᱸ ᱠᱟᱱ ᱚᱠᱛᱮ ᱨᱮᱫᱚ ᱦᱮᱢᱚᱱᱛ ᱦᱩᱲᱩ ᱛᱟᱦᱮᱱᱟ ᱛᱟᱭᱚᱢ ᱛᱮᱫᱚ ᱯᱩᱨᱟᱹ ᱵᱟᱹᱭᱦᱟᱹᱲ ᱯᱷᱟᱸᱠᱟ ᱟᱫᱚ ᱯᱷᱟᱸᱠᱟ ᱚᱠᱛᱚ ᱨᱮ ᱜᱟᱹᱭ ᱟᱲᱟᱜ ᱜᱤᱰᱤ ᱠᱟᱛᱮ ᱥᱠᱩᱞᱤᱧ ᱪᱟᱞᱟᱜ ᱠᱟᱱ ᱛᱟᱦᱮᱱᱟ ᱟᱫᱚ ᱥᱠᱩᱞ ᱨᱮ ᱢᱤᱫᱴᱮᱱ ᱢᱟᱥᱴᱟᱨ ᱮ ᱛᱟᱦᱮᱸ ᱠᱟᱱᱟ ᱩᱱᱤ ᱫᱚ ᱦᱚᱲ ᱛᱮ ᱥᱟᱱᱛᱟᱲ ᱛᱮ ᱟᱹᱰᱤ ᱢᱚᱡᱽ ᱮ ᱨᱚᱲᱮᱫ ᱠᱟᱱ ᱛᱟᱦᱮᱸ ᱠᱟᱱᱟ ᱟᱫᱚ ᱩᱱᱤ ᱢᱟᱥᱴᱟᱨ ᱴᱷᱮᱱ ᱜᱮ ᱪᱟᱞᱟᱣ ᱠᱟᱛᱮ ᱠᱩᱞᱤ ᱵᱟᱲᱟ ᱠᱤᱫᱤᱧᱟᱭ ᱟᱫᱚᱭ ᱢᱮᱱᱫᱟ ᱜᱟᱨᱡᱮᱱ ᱠᱚ ᱞᱟᱜᱟᱜ ᱟᱭᱟ ᱵᱟᱹᱵᱩ ᱜᱟᱨᱡᱮᱱ ᱟᱹᱜᱩ ᱠᱚᱢ ᱜᱟᱨᱡᱮᱱ ᱨᱮᱱ ᱜᱟᱨᱡᱮᱱ ᱢᱟ ᱤᱧ ᱨᱮᱱ ᱚᱠᱚᱭ ᱦᱚᱸ ᱵᱟᱠᱚ ᱟᱯᱥᱚᱨᱚᱜ ᱠᱟᱱᱟ ᱟᱫᱚ ᱢᱤᱫ ᱫᱤᱱ ᱡᱳᱨ ᱠᱟᱛᱮ ᱤᱧ ᱞᱟᱹᱴᱩ ᱵᱟᱵᱟ ᱜᱚᱲᱚᱢᱤᱧ ᱦᱟᱲᱟᱢᱤᱧ ᱢᱮᱛᱟ ᱫᱮᱭᱟ ᱢᱮᱱ ᱫᱟᱞᱟ ᱚᱸᱰᱮ ᱜᱟᱨᱡᱮᱱ ᱠᱚ ᱠᱷᱚᱡᱚᱜ ᱠᱟᱱ ᱤᱧ ᱵᱟᱠᱷᱟᱡ ᱵᱟᱠᱚ ᱯᱟᱲᱦᱟᱣᱤᱧᱟ ᱟᱫᱚ ᱚᱱᱮ ᱪᱟᱞᱟᱣ ᱠᱟᱛᱮ ᱧᱩᱛᱩᱢ ᱢᱟᱱᱮ ᱪᱟᱞᱟᱣ ᱠᱟᱛᱮ ᱞᱟᱹᱭ ᱦᱚᱴᱚᱣᱟᱜ ᱠᱚᱣᱟ ᱮᱭ ᱴᱩᱠᱩ ᱜᱮ ᱵᱟᱠᱷᱟᱡ ᱧᱩᱛᱩᱢ ᱫᱚᱠᱚ ᱚᱞ ᱴᱷᱤᱠ ᱠᱟᱣᱟᱫ ᱛᱤᱧᱟ ᱢᱟᱱᱮ ᱜᱟᱨᱡᱮᱱ ᱟᱜ ᱚᱸᱰᱮ ᱥᱩᱦᱤ ᱵᱚᱞᱮ ᱞᱟᱜᱟᱜᱼᱟ ᱟᱫᱚ ᱤᱧ ᱞᱟᱹᱴᱩ ᱵᱟᱵᱟᱭ ᱵᱷᱚᱨᱛᱤ ᱠᱟᱫᱤᱧᱟ ᱢᱟᱢᱟ ᱵᱟᱵᱟ ᱟᱫᱚ ᱮᱭ ᱦᱩᱭᱱᱟ ᱵᱷᱚᱨᱛᱤ ᱠᱟᱛᱮ ᱛᱟᱭᱚᱢ ᱛᱮᱫᱚ ᱤᱧ ᱫᱚ ᱪᱷᱚ ᱢᱟᱥ ᱤᱧ ᱯᱟᱲᱦᱟᱜᱼᱟ ᱟᱨ ᱪᱷᱚ ᱢᱟᱥ ᱫᱚ ᱵᱟᱝ ᱪᱷᱚ ᱢᱟᱥ ᱥᱠᱩᱞ ᱤᱧ ᱪᱟᱞᱟᱜᱼᱟ ᱪᱷᱚ ᱢᱟᱥ ᱫᱚ ᱵᱟᱝ ᱪᱮᱫᱟᱜ ᱡᱮ ᱪᱷᱚ ᱢᱟᱥ ᱯᱷᱟᱠᱟᱜᱼᱟ ᱜᱟᱹᱭ ᱠᱟᱰᱟ ᱵᱷᱤᱰᱤ ᱩᱱᱠᱩᱧ ᱜᱩᱯᱤᱭᱮᱫ ᱠᱚ ᱛᱟᱦᱮᱸ ᱠᱟᱱᱟ ᱟᱫᱚ ᱩᱱᱠᱩ ᱟᱲᱟᱜ ᱜᱤᱰᱤ ᱠᱟᱛᱮ ᱤᱧ ᱪᱟᱞᱟᱜᱼᱟ ᱪᱷᱚ ᱢᱟᱥ ᱟᱨ ᱪᱷᱚ ᱢᱟᱥ ᱢᱟ ᱯᱩᱨᱟᱹ ᱪᱟᱥ ᱛᱟᱦᱮᱱᱟ ᱛᱚ ᱵᱟᱢ ᱪᱟᱞᱟᱣ ᱫᱟᱲᱮᱭᱟᱜᱼᱟ ᱟᱫᱚ ᱛᱤᱱ ᱢᱟᱥ ᱪᱟᱹᱨ ᱢᱟᱥ ᱫᱚ ᱟᱹᱰᱤ ᱯᱟᱠᱟᱧ ᱠᱞᱟᱥᱚᱜᱼᱟ ᱟᱨ ᱵᱟᱹᱠᱤ ᱥᱚᱢᱚᱭ ᱫᱚ ᱵᱟᱹᱱᱩᱧᱟ ᱟᱨ ᱪᱤᱠᱟᱹᱜ ᱟᱢ ᱟᱫᱚ ᱤᱱᱠᱟ ᱛᱮᱜᱮ ᱵᱚᱞᱮ ᱤᱧᱟᱹᱜ ᱯᱟᱲᱦᱟᱣ ᱫᱚ ᱟᱹᱰᱤ ᱢᱚᱡᱽ ᱟᱨ ᱚᱱᱟ ᱫᱤᱱ ᱨᱮ ᱜᱚᱴᱟ ᱜᱚᱴᱟ ᱡᱮᱞᱮᱧ ᱡᱮᱞᱮᱧ ᱯᱟᱣ ᱨᱩᱴᱤ ᱠᱚ ᱮᱢᱟᱣ ᱞᱮᱫ ᱠᱟᱱ ᱛᱟᱦᱮᱸ ᱠᱟᱱᱟ ᱜᱚᱴᱟ ᱜᱚᱴᱟ ᱡᱮᱞᱮᱧ ᱡᱮᱞᱮᱧ ᱯᱟᱣ ᱨᱩᱴᱤ ᱥᱮᱭ ᱡᱚᱢ ᱢᱮ ᱟᱨᱦᱚᱸ ᱚᱱᱟ ᱵᱩᱞᱜᱟᱹᱨ ᱠᱚ ᱢᱮᱛᱟᱜ ᱠᱟᱱ ᱛᱟᱦᱮᱱᱟ ᱜᱩᱦᱩᱢ ᱨᱟᱹᱯᱩᱫ ᱟᱜ ᱜᱮᱡᱮᱨᱟᱜ ᱚᱱᱟ ᱧᱟᱢᱚᱜ ᱠᱟᱱ ᱛᱟᱦᱮᱱᱟ ᱮᱢᱟ ᱞᱮ ᱠᱟᱱ ᱛᱟᱦᱮᱱᱟᱠᱚ ᱤᱱᱟᱹ ᱠᱟᱛᱮᱫ ᱪᱟᱣᱞᱮ ᱠᱚ ᱮᱢᱟᱣ ᱞᱮ ᱠᱟᱱ ᱛᱟᱦᱮᱸ ᱠᱟᱱᱟ ᱟᱨᱦᱚᱸ ᱚᱱᱟ ᱥᱠᱩᱞ ᱥᱩᱨ ᱨᱮᱜᱮ ᱫᱟᱠᱟ ᱧᱟᱢᱚᱜ ᱠᱟᱱ ᱛᱟᱦᱮᱱᱟ ᱛᱚ ᱚᱱᱟ ᱥᱠᱩᱞ ᱨᱮᱭᱟᱜ ᱫᱟᱠᱟ ᱫᱚ ᱵᱟᱝ ᱵᱩᱡᱷᱟᱹᱣ ᱵᱟᱹᱧ ᱵᱩᱡᱷᱟᱹᱣᱮᱫ ᱠᱟᱱ ᱛᱟᱦᱮᱱᱟ ᱡᱮ ᱪᱮᱫ ᱫᱟᱠᱟ ᱠᱟᱱᱟ ᱛᱚᱵᱮ ᱚᱱᱟ ᱫᱚ ᱱᱚᱝᱜᱚᱨ ᱫᱟᱠᱟ ᱠᱚ ᱢᱮᱛᱟᱜᱼᱟ ᱱᱚᱝᱜᱚᱨ ᱫᱟᱠᱟ ᱠᱚ ᱢᱮᱛᱟᱜ ᱠᱟᱱ ᱛᱟᱦᱮᱱᱟ ᱟᱫᱚ ᱢᱟ ᱱᱚᱝᱜᱚᱨ ᱫᱟᱠᱟ ᱜᱮ ᱦᱚᱝᱜᱚᱨ ᱢᱮ ᱱᱚᱝᱜᱚᱨ ᱫᱟᱠᱟ ᱜᱮ ᱦᱚᱝᱜᱚᱨ ᱢᱮ ᱥᱮᱭ ᱡᱚᱢ ᱥᱮᱭ ᱥᱤᱢ ᱮᱴᱟᱜ ᱠᱚᱫᱚ ᱵᱟᱠᱚ ᱡᱚᱢᱟ ᱡᱚᱛᱚ ᱦᱚᱲ ᱫᱚ ᱤᱧ ᱡᱚᱢ ᱥᱟᱴᱮ ᱡᱚᱢ ᱥᱟᱴᱮ ᱡᱚᱢ ᱟᱨᱦᱚᱸ ᱜᱚᱴᱟ ᱜᱚᱴᱟ ᱯᱟᱣᱨᱩᱴᱤ ᱧᱟᱢᱚᱜ ᱠᱟᱱ ᱛᱟᱦᱮᱸ ᱠᱟᱱᱟ ᱟᱨ ᱢᱟ ᱚᱱᱟ ᱡᱚᱢ ᱡᱚᱢ ᱛᱮ ᱪᱟᱞᱟᱜ ᱢᱮ ᱯᱟᱲᱦᱟᱜ ᱟᱫᱚ ᱢᱤᱫ ᱥᱤᱡᱤᱱ ᱜᱮ ᱧᱟᱢ ᱯᱟᱲᱦᱟᱜ ᱟᱹᱧ ᱢᱤᱫ ᱥᱤᱡᱤᱱ ᱜᱮ ᱟᱨ ᱵᱟᱹᱠᱤ ᱥᱤᱡᱤᱱ ᱫᱚ ᱵᱟᱹᱱᱩᱧᱟ ᱚᱱᱠᱟ ᱯᱟᱲᱦᱟᱣ ᱠᱟᱛᱮ ᱜᱤᱧ ᱯᱟᱲᱦᱟᱣ ᱮᱱᱟ ᱡᱟᱦᱟᱸ ᱞᱮᱠᱟ ᱟᱨ ᱤᱱᱠᱟ ᱛᱮᱜᱮ ᱦᱟᱭ ᱥᱠᱩᱞ ᱟᱨ ᱦᱚᱧ ᱵᱷᱚᱨᱛᱤᱭᱮᱱ ᱠᱷᱟᱱ ᱦᱟᱭ ᱥᱠᱩᱞ ᱨᱮ ᱦᱚᱸ ᱯᱟᱲᱦᱟᱣ ᱚᱱᱠᱟ ᱜᱮ ᱜᱟᱹᱭ ᱜᱩᱯᱤ ᱠᱟᱛᱮᱢ ᱯᱟᱲᱦᱟᱜᱼᱟᱢ ᱪᱟᱞᱟᱜᱼᱟᱢ ᱛᱤᱱᱟᱹᱜ ᱯᱟᱲᱦᱟᱣ ᱫᱚ ᱢᱚᱡᱽ ᱛᱮ ᱦᱩᱭᱩᱜᱚᱜ ᱛᱟᱢᱟ ᱟᱫᱚ ᱫᱚᱱ ᱵᱟᱲᱟ ᱫᱟᱹᱲ ᱵᱟᱲᱟ ᱦᱚᱲ ᱫᱚ ᱪᱮᱫ ᱟᱫᱚ ᱢᱟ ᱧᱮᱞ ᱯᱮ ᱚᱸᱰᱮ ᱦᱚᱸ ᱤᱥᱠᱩᱞ ᱨᱮ ᱯᱟᱲᱦᱟᱜ ᱫᱚ ᱵᱟᱹᱧ ᱴᱚᱯᱚᱜᱼᱟ ᱟᱫᱚ ᱚᱱᱮ ᱢᱟᱴᱷ ᱨᱮ ᱵᱚᱞ ᱜᱟᱛᱮᱜ ᱜᱤᱫᱽᱨᱟᱹ ᱠᱚᱣᱟᱜ ᱵᱚᱞ ᱜᱟᱛᱮᱜ ᱥᱮᱭ ᱨᱟᱹᱥᱠᱟᱹᱧ ᱟᱹᱭᱠᱟᱹᱣᱟ ᱟᱫᱚ ᱮᱠᱫᱚᱢ ᱫᱚᱱ ᱵᱟᱲᱟᱭ ᱢᱮ ᱨᱟᱹᱥᱠᱟᱹ ᱜᱮ ᱟᱫᱚ ᱢᱟ ᱧᱮᱞ ᱢᱮ ᱡᱮᱞᱟ ᱨᱮ ᱜᱟᱛᱮ ᱠᱚ ᱤᱫᱤ ᱠᱮᱫ ᱞᱮ ᱟᱨ ᱤᱧ ᱢᱟ ᱚᱸᱰᱮ ᱢᱟ ᱟᱨᱚ ᱨᱟᱹᱥᱠᱟᱹᱧ ᱟᱹᱭᱠᱟᱹᱣ ᱠᱮᱫ ᱮᱠᱟᱞ ᱮᱠᱫᱚᱢ ᱡᱮᱞᱟ ᱪᱟᱢᱯᱤᱭᱟᱱ ᱪᱚᱞᱮ ᱦᱩᱭᱮᱱ ᱮᱠᱫᱚᱢ ᱪᱟᱢᱯᱤᱭᱟᱱ ᱦᱟᱭ ᱨᱮ ᱨᱟᱹᱥᱠᱟᱹ ᱟᱹᱰᱤ ᱨᱟᱹᱥᱠᱟᱹ ᱟᱫᱚ ᱟᱹᱰᱤ ᱨᱟᱹᱥᱠᱟᱹ ᱵᱚᱞᱮ ᱜᱟᱛᱮ ᱫᱟᱹᱲ ᱫᱚᱱ ᱵᱟᱲᱟᱭ ᱫᱚ ᱟᱫᱚ ᱚᱱᱟᱜᱮ ᱛᱮᱦᱮᱧᱟᱜ ᱫᱤᱱ ᱨᱮᱦᱚᱸᱧ ᱢᱮᱱ ᱠᱮᱭᱟ ᱟᱵᱚ ᱥᱟᱱᱛᱟᱞ ᱫᱚ ᱯᱟᱥᱮᱡ ᱡᱚᱛᱚ ᱡᱟᱜᱟ ᱨᱮᱜᱮ ᱵᱚᱱ ᱞᱟᱦᱟᱜ ᱜᱮᱭᱟ ᱟᱫᱚ ᱚᱠᱟ ᱞᱮᱠᱟ ᱛᱮ ᱪᱚᱜ ᱛᱮ ᱜᱟᱨᱡᱮᱱ ᱠᱚ ᱵᱟᱠᱚ ᱥᱚᱡᱷᱮ ᱫᱟᱲᱮ ᱟᱵᱚᱱ ᱠᱟᱱ ᱟᱨ ᱟᱵᱚᱣᱟᱜ ᱥᱚᱢᱟᱡᱽ ᱨᱮᱦᱚᱸ ᱚᱱᱠᱟ ᱜᱮ ᱦᱚᱲ ᱵᱟᱠᱚ ᱛᱟᱦᱮᱱ ᱠᱟᱱᱟ ᱡᱮ ᱡᱟᱦᱟᱸᱭ ᱮ ᱫᱟᱹᱲ ᱫᱟᱲᱮᱭᱟᱜ ᱫᱚᱱ ᱫᱟᱲᱮᱭᱟᱜ ᱯᱟᱲᱦᱟᱣ ᱫᱟᱲᱮᱭᱟᱜ ᱩᱱᱤ ᱛᱷᱚᱲᱟ ᱵᱚᱱ ᱜᱚᱲᱚ ᱟᱭ ᱟᱨ ᱮ ᱞᱟᱦᱟᱜ ᱛᱟᱵᱚᱱ ᱟᱵᱚ ᱛᱟᱞᱟ ᱨᱮ ᱡᱩᱫᱤ ᱜᱚᱲᱚ ᱜᱚᱯᱚᱲᱚ ᱛᱟᱦᱮᱸ ᱞᱮᱱ ᱠᱷᱟᱱ ᱯᱟᱥᱮᱡ ᱮᱴᱟᱜ ᱡᱟᱹᱛ ᱫᱚ ᱟᱹᱰᱤ ᱠᱷᱟᱱ ᱟᱹᱰᱤ ᱞᱟᱛᱟᱨ ᱨᱮᱵᱚᱱ ᱫᱚᱦᱚ ᱠᱚᱣᱟ ᱡᱮᱢᱚᱱ ᱛᱮᱢᱚᱱ ᱞᱟᱛᱟᱨ ᱨᱮᱫᱚ ᱵᱟᱝ ᱦᱮᱸ ᱡᱮᱢᱚᱱ ᱛᱮᱢᱚᱱ ᱞᱟᱛᱟᱨ ᱨᱮᱫᱚ ᱵᱟᱝ ᱤᱧ ᱫᱚ ᱠᱷᱮᱞᱟ ᱫᱷᱩᱞᱟ ᱠᱚᱨᱮ ᱥᱟᱨᱴᱤᱯᱷᱤᱠᱮᱴ ᱵᱟᱹᱱᱩᱜ ᱛᱤᱧᱟᱹ ᱛᱚᱵᱮ ᱯᱨᱟᱭᱤᱡᱽ ᱫᱚ ᱟᱭᱢᱟ ᱛᱟᱦᱮᱸ ᱠᱟᱱ ᱛᱤᱧᱟᱹ ᱥᱟᱨᱴᱤᱯᱷᱤᱠᱮᱴ ᱫᱚ ᱵᱟᱹᱱᱩᱜ ᱛᱤᱧᱟ ᱛᱚᱵᱮ ᱯᱨᱟᱭᱤᱡᱽ ᱫᱚ ᱟᱭᱢᱟ ᱛᱟᱦᱮᱸ ᱠᱟᱱ ᱛᱤᱧᱟ ᱪᱮᱫ ᱞᱮᱠᱟ ᱪᱚᱧ ᱠᱷᱮᱞᱟ ᱫᱚᱦᱚ ᱞᱮᱱ ᱠᱟᱱᱟ ᱚᱱᱟ ᱟᱭᱢᱟ ᱡᱟᱭᱜᱟ ᱠᱚᱨᱮ ᱞᱚᱴᱟ ᱨᱮᱠᱚ ᱟᱲᱟᱜᱟ ᱵᱚᱲᱚ ᱫᱤᱱ ᱩᱯᱚᱞᱚᱠᱠᱷᱮ ᱟᱨ ᱮᱢᱟᱱ ᱛᱮᱭᱟᱜ ᱦᱟᱱᱟ ᱱᱚᱣᱟ ᱟᱭᱢᱟ ᱡᱟᱭᱜᱟ ᱨᱮ ᱠᱟᱹᱴᱤᱡ ᱠᱟᱹᱴᱤᱡ ᱠᱷᱮᱞᱟ ᱠᱚ ᱟᱲᱟᱜᱟ ᱚᱱᱟ ᱠᱚᱨᱮᱧ ᱚᱝᱥᱚᱜᱨᱚᱦᱚᱱᱮᱫ ᱠᱟᱱ ᱛᱟᱦᱮᱱᱤᱧ ᱧᱟᱢᱮᱫ ᱠᱟᱱ ᱛᱟᱦᱮᱱᱟ ᱯᱨᱟᱭᱤᱡᱽ ᱠᱚ ᱟᱫᱚ ᱟᱹᱰᱤ ᱨᱟᱹᱥᱠᱟᱹ ᱟᱹᱰᱤ ᱠᱩᱥᱤ ᱦᱮᱸ ᱛᱚ ᱚᱱᱠᱟᱜᱮ ᱟᱨᱦᱚᱸ ᱢᱤᱫ ᱫᱚᱢ ᱜᱟᱛᱮ ᱚᱱᱟ ᱦᱟᱭ ᱡᱟᱢᱯ ᱛᱮ ᱤᱧ ᱫᱚ ᱢᱟᱱᱮ ᱚᱧᱪᱚᱞ ᱨᱮᱧ ᱪᱟᱢᱯᱤᱭᱚᱱ ᱮᱱᱟ ᱚᱧᱪᱚᱞ ᱨᱮᱧ ᱪᱟᱢᱯᱤᱭᱚᱱ ᱠᱟᱛᱮ ᱵᱞᱚᱠ ᱵᱞᱚᱠ ᱠᱷᱚᱱ ᱫᱚ ᱡᱮᱞᱟ ᱢᱟ ᱡᱮᱞᱟ ᱢᱟ ᱵᱟᱹᱧ ᱪᱟᱞᱟᱣ ᱫᱟᱲᱮᱭᱟᱫᱟ ᱡᱮᱞᱟ ᱪᱟᱢᱯᱤᱭᱚᱱ ᱤᱧ ᱠᱷᱚᱱ ᱚᱠᱚᱭ ᱥᱮᱠᱮᱱᱰ ᱯᱚᱡᱤᱥᱚᱱ ᱨᱮᱭ ᱛᱟᱦᱮᱸ ᱠᱟᱱᱟ ᱩᱱᱤ ᱠᱤᱱᱛᱩ ᱦᱟᱭ ᱡᱟᱢᱯ ᱨᱮ ᱡᱮᱞᱟ ᱪᱟᱢᱯᱤᱭᱚᱱ ᱦᱩᱭ ᱮᱱᱟ ᱩᱱᱤ ᱢᱤᱫ ᱫᱤᱱ ᱛᱟᱭᱚᱢ ᱫᱟᱨᱟᱢ ᱛᱮ ᱪᱟᱹᱠᱨᱤᱭ ᱧᱟᱢ ᱠᱮᱫᱟ ᱤᱧ ᱫᱚ ᱵᱟᱹᱧ ᱧᱟᱢ ᱞᱮᱫᱟ ᱪᱮᱫᱟᱜ ᱡᱮ ᱤᱧ ᱢᱟ ᱵᱟᱹᱧ ᱪᱟᱞᱟᱣ ᱞᱮᱱ ᱜᱟᱨᱡᱮᱱ ᱵᱟᱠᱚ ᱤᱫᱤ ᱫᱟᱲᱮᱭᱟᱫᱤᱧᱟ ᱜᱟᱨᱡᱮᱱ ᱵᱟᱠᱚ ᱧᱮᱞ ᱟᱠᱟᱫ ᱛᱤᱧᱟᱹ ᱵᱟᱠᱚ ᱪᱟᱞᱟᱣ ᱞᱮᱱᱟ ᱟᱫᱚ ᱢᱟᱥᱴᱟᱨ ᱟᱹᱰᱤ ᱛᱮᱫ ᱜᱮ ᱠᱟᱨᱟᱡ ᱠᱩᱨᱩᱡ ᱮᱱᱟᱭ ᱢᱮᱱᱫᱟᱭ ᱥᱟᱹᱨᱤ ᱜᱮ ᱱᱩᱭ ᱜᱤᱫᱽᱨᱟᱹ ᱵᱟᱠᱚ ᱤᱫᱤ ᱞᱮᱫᱮᱭᱟ ᱥᱮ ᱵᱟᱭ ᱪᱟᱞᱟᱣ ᱞᱮᱱᱟ ᱵᱟᱠᱷᱟᱡ ᱫᱚ ᱤᱥᱠᱩᱞ ᱱᱟᱢ ᱠᱚᱜ ᱛᱤᱧᱟ ᱱᱩᱱᱟᱹᱜ ᱢᱚᱡᱽ ᱦᱟᱭ ᱡᱟᱢ ᱮ ᱫᱟᱲᱮᱭᱟᱜᱼᱟ ᱱᱩᱱᱟᱹᱜ ᱢᱚᱡᱽ ᱦᱟᱭ ᱡᱟᱢ ᱛᱚᱵᱮ ᱤᱧ ᱫᱚ ᱥᱟᱹᱨᱤ ᱠᱟᱛᱷᱟ ᱦᱟᱭ ᱡᱟᱢ ᱫᱚ ᱵᱚᱞᱮ ᱟᱹᱰᱤ ᱴᱚᱯ ᱤᱧ ᱛᱟᱦᱮᱸ ᱠᱟᱱᱟ ᱡᱟᱦᱟᱸᱭ ᱫᱚ ᱡᱟᱦᱟᱸ ᱞᱮᱠᱟ ᱜᱮ ᱢᱮᱱ ᱦᱟᱭ ᱡᱟᱢ ᱫᱚ ᱤᱧ ᱫᱚ ᱴᱚᱯ ᱤᱧ ᱛᱟᱦᱮᱸ ᱠᱟᱱᱟ ᱟᱭᱢᱟ ᱚᱠᱛᱮ ᱨᱮ ᱟᱭᱢᱟ ᱚᱠᱛᱮ ᱨᱮ ᱤᱴᱟᱹ ᱛᱩᱢᱲᱟᱹ ᱤᱴᱟᱹ ᱛᱩᱢᱲᱤ ᱥᱩᱥᱩᱨ ᱵᱟᱸᱠ ᱟᱭᱢᱟ ᱞᱮᱠᱟᱱ ᱠᱚ ᱩᱱᱠᱩ ᱤᱭᱟᱹᱣ ᱠᱟᱜ ᱠᱚᱣᱟᱹᱧ ᱡᱷᱟᱨᱠᱟᱣ ᱵᱚᱞᱮ ᱪᱟᱯᱟᱫ ᱡᱚᱥ ᱠᱟᱜ ᱠᱚᱣᱟᱧ ᱫᱟᱹᱲ ᱠᱟᱜ ᱟᱹᱧ ᱮᱠᱫᱚᱢ ᱴᱟᱹᱴᱤ ᱠᱚ ᱫᱚᱱ ᱯᱟᱨᱚᱢ ᱤᱱᱠᱟᱱ ᱢᱟᱪᱷᱟ ᱠᱷᱟᱹᱲᱤ ᱠᱚ ᱫᱚᱱ ᱯᱟᱨᱚᱢ ᱯᱤᱰᱷᱟᱹ ᱠᱚ ᱫᱚᱱ ᱯᱟᱨᱚᱢ ᱟᱨ ᱫᱤᱱᱟᱹᱢ ᱦᱤᱞᱳᱜ ᱜᱟᱹᱭ ᱜᱩᱯᱤ ᱛᱚ ᱛᱚ ᱫᱚᱱ ᱫᱚᱱ ᱫᱟᱹᱲ ᱫᱟᱹᱲ ᱛᱮ ᱚᱱᱟ ᱫᱚᱱ ᱫᱚ ᱵᱚᱞᱮ ᱟᱹᱰᱤ ᱮᱠᱥᱯᱟᱨᱴ ᱤᱧ ᱛᱟᱦᱮᱸ ᱠᱟᱱᱟ ᱵᱮᱥ ᱵᱚᱞᱛᱮ ᱦᱟᱭ ᱡᱟᱢ ᱢᱟᱱᱮ ᱪᱚᱴ ᱫᱚᱱ ᱚᱠᱟᱴᱟᱜ ᱫᱚ ᱩᱪᱪᱚ ᱞᱚᱢᱯᱷᱚᱱ ᱦᱟᱭ ᱡᱟᱢᱯ ᱛᱚ ᱟᱹᱰᱤ ᱵᱷᱟᱜᱮᱧ ᱛᱟᱦᱮᱸ ᱠᱟᱱᱟ ᱛᱚᱵᱮ ᱢᱟᱱᱮ ᱦᱚᱲ ᱠᱚ ᱛᱟᱞᱟ ᱨᱮᱜᱮ ᱟᱛᱳ ᱚᱲᱟᱜ ᱛᱟᱞᱟ ᱨᱮᱜᱮ ᱫᱟᱹᱲ ᱫᱟᱹᱲ ᱛᱮ ᱜᱟᱹᱭ ᱜᱩᱯᱤ ᱛᱩᱞᱩᱡ ᱠᱟᱰᱟ ᱠᱚᱧ ᱫᱚᱱ ᱯᱟᱨᱚᱢᱮᱫ ᱠᱚ ᱛᱟᱦᱮᱱᱟ ᱜᱟᱹᱭ ᱠᱚᱧ ᱫᱚᱱ ᱯᱟᱨᱚᱢᱮᱫ ᱠᱚ ᱛᱟᱦᱮᱸ ᱠᱟᱱᱟ ᱟᱫᱚ ᱟᱹᱰᱤ ᱨᱟᱹᱥᱠᱟᱹ ᱟᱹᱰᱤ ᱵᱷᱟᱜᱮ ᱛᱚᱵᱮ ᱵᱷᱟᱜᱮ ᱡᱟᱭᱜᱟ ᱨᱮᱫᱚ ᱵᱟᱹᱧ ᱦᱩᱭ ᱫᱟᱲᱮᱭᱟᱫᱟ ᱵᱟᱹᱧ ᱪᱟᱞᱟᱣ ᱫᱟᱲᱮᱭᱟᱫᱟ ᱱᱚᱣᱟ ᱫᱚ ᱜᱚᱜᱚ ᱵᱟᱵᱟ ᱠᱚᱣᱟᱜ ᱢᱤᱫᱴᱮᱱ ᱫᱩᱨᱵᱚᱞᱚᱛᱟ ᱤᱱᱟᱹ ᱠᱟᱛᱮᱫ ᱟᱛᱳ ᱚᱲᱟᱜ ᱨᱮᱱ ᱟᱵᱚ ᱨᱮᱱ ᱡᱟᱦᱟᱸᱭ ᱥᱚᱢᱟᱡᱽ ᱥᱚᱝᱥᱠᱟᱨᱚᱠ ᱚᱱᱠᱟᱱ ᱦᱚᱲ ᱵᱟᱹᱱᱩᱜ ᱠᱚᱣᱟ ᱠᱷᱟᱹᱞᱤ ᱠᱚ ᱢᱮᱱᱟ ᱟᱯᱟᱛ ᱛᱮᱫ ᱜᱮ ᱵᱟᱝᱢᱟᱭ ᱵᱚᱠᱟ ᱜᱮ ᱪᱤᱠᱟᱹᱭᱮᱭᱟᱢ ᱦᱚᱲ ᱨᱮᱱ ᱜᱤᱫᱽᱨᱟᱹᱢ ᱪᱤᱠᱟᱹᱭᱮᱭᱟ ᱢᱮᱱᱠᱷᱟᱱ ᱟᱵᱚᱣᱟᱜ ᱥᱚᱢᱟᱡᱽ ᱨᱮ ᱤᱧᱤᱧ ᱢᱮᱱ ᱠᱮᱭᱟ ᱛᱮᱦᱮᱧᱟᱜ ᱫᱤᱱ ᱨᱮ ᱡᱟᱦᱟᱸᱭ ᱡᱩᱫᱤ ᱚᱱᱠᱟ ᱚᱞᱚᱜ ᱯᱟᱲᱦᱟᱜ ᱠᱚ ᱞᱟᱦᱟᱜᱼᱟ ᱠᱷᱮᱞᱟ ᱫᱷᱩᱞᱟ ᱨᱮᱠᱚ ᱞᱟᱦᱟᱜᱼᱟ ᱜᱚᱲᱚ ᱟᱠᱚᱣᱟ ᱵᱚᱱ ᱥᱟᱯᱳᱨᱴ ᱟᱠᱚᱣᱟ ᱵᱚᱱ ᱜᱚᱲᱚ ᱟᱠᱚᱣᱟ ᱵᱚᱱ ᱥᱟᱯᱳᱨᱴ ᱟᱠᱚᱣᱟ ᱵᱚᱱ ᱥᱟᱹᱨᱤ ᱠᱟᱛᱷᱟ ᱠᱟᱱᱟ ᱛᱟᱦᱚᱞᱮ ᱟᱵᱚᱣᱟᱜ ᱥᱚᱢᱟᱡᱽ ᱱᱟᱢᱚᱜᱼᱟ ᱟᱵᱚᱣᱟᱜ ᱥᱚᱢᱟᱡᱽ ᱞᱟᱦᱟᱜᱼᱟ ᱟᱵᱚᱣᱟᱜ ᱥᱚᱢᱟᱡᱽ ᱱᱟᱢ ᱰᱟᱠᱚᱜᱼᱟ ᱟᱵᱚ ᱫᱚ ᱚᱠᱟᱴᱟᱜ ᱛᱮᱦᱚᱸ ᱵᱟᱵᱚᱱ ᱠᱚᱢ ᱡᱩᱨᱤᱭᱟ ᱮᱠᱫᱚᱢ ᱜᱮ ᱵᱟᱝ ᱚᱠᱟᱴᱟᱜ ᱛᱮᱜᱮ ᱵᱟᱵᱚᱱ ᱠᱚᱢ ᱡᱩᱨᱤᱭᱟ ᱮᱠᱫᱚᱢ ᱜᱮ ᱵᱟᱝ ᱢᱮᱱᱠᱷᱟᱱ ᱟᱵᱚᱣᱟᱜ ᱛᱷᱚᱲᱟ ᱜᱟᱱ ᱫᱩᱨᱵᱚᱞᱚᱛᱟ ᱦᱩᱭᱩᱜ ᱠᱟᱱᱟ ᱱᱤᱭᱟᱹ ᱠᱷᱟᱹᱛᱤᱨ ᱛᱮ ᱵᱚᱞᱮ ᱦᱤᱝᱥᱟᱹ ᱦᱚᱸ ᱟᱹᱰᱤ ᱛᱟᱹᱯᱤᱥ ᱢᱟᱱᱮ ᱮᱴᱟᱜ ᱟᱜ ᱛᱮᱢᱟ ᱵᱟᱵᱚᱱ ᱠᱚᱢᱡᱩᱨᱤ ᱦᱤᱝᱥᱟᱹ ᱛᱮᱦᱚᱸ ᱵᱟᱵᱚᱱ ᱠᱚᱢᱡᱩᱨᱤᱭᱟ ᱵᱚᱞᱮ ᱱᱚᱝᱠᱟᱱ ᱡᱟᱹᱛ ᱠᱟᱱᱟ ᱵᱚᱱ ᱵᱚᱞᱮ ᱟᱵᱚ ᱠᱟᱴᱠᱚᱢ ᱞᱮᱠᱟᱱ ᱡᱟᱹᱛ ᱠᱟᱱᱟ ᱵᱚᱱ ᱩᱱᱠᱩ ᱠᱟᱴᱠᱚᱢ ᱜᱚᱡ ᱡᱟᱦᱟᱸᱭ ᱠᱚ ᱪᱟᱞᱟᱜᱼᱟ ᱟᱨ ᱠᱟᱴᱠᱚᱢ ᱚᱱᱟ ᱵᱩᱜᱽᱱᱟᱹ ᱨᱮ ᱰᱮᱠᱪᱟ ᱨᱮ ᱰᱷᱤᱯᱪᱤ ᱨᱮᱠᱚ ᱫᱚᱦᱚ ᱠᱚᱣᱟ ᱴᱩᱠᱩᱡ ᱨᱮᱠᱚ ᱫᱚᱦᱚ ᱠᱚᱣᱟ ᱞᱟᱵᱽᱱᱤ ᱨᱮᱠᱚ ᱫᱚᱦᱚ ᱠᱚᱣᱟ ᱛᱚ ᱵᱷᱚᱨᱟᱣ ᱴᱷᱤᱠ ᱠᱟᱛᱮ ᱢᱤᱫᱴᱮᱱ ᱠᱟᱴᱠᱚᱢ ᱡᱚᱠᱷᱚᱱᱮ ᱩᱰᱩᱠᱚᱜᱼᱟ ᱫᱟᱹᱲ ᱵᱟᱧᱪᱟᱜ ᱞᱟᱹᱜᱤᱫ ᱛᱮ ᱮᱴᱟᱜ ᱩᱱᱠᱩ ᱞᱟᱛᱟᱨ ᱨᱮ ᱠᱟᱴᱠᱚᱢ ᱢᱮᱱᱟᱜ ᱠᱚ ᱩᱱᱤ ᱠᱚ ᱰᱤᱴᱟᱹᱢᱮᱭᱟ ᱩᱱᱤ ᱵᱟᱠᱚ ᱨᱟᱠᱟᱵ ᱦᱚᱪᱚᱭᱮᱭᱟ ᱵᱟᱠᱚ ᱛᱩᱫ ᱦᱚᱪᱚᱭᱮᱭᱟ ᱱᱤᱡᱮ ᱦᱚᱸ ᱵᱟᱠᱚ ᱩᱰᱩᱠᱚᱜᱼᱟ ᱟᱨ ᱩᱱᱤ ᱦᱚᱸ ᱵᱟᱠᱚ ᱩᱰᱩᱠ ᱦᱚᱪᱚᱣᱟᱭᱟ ᱴᱷᱤᱠ ᱟᱵᱚ ᱱᱚᱝᱠᱟᱱ ᱠᱟᱴᱠᱚᱢ ᱞᱮᱠᱟᱱ ᱡᱟᱹᱛ ᱠᱟᱱᱟ ᱵᱚᱱ ᱢᱤᱫ ᱦᱚᱲ ᱡᱩᱫᱤ ᱞᱟᱦᱟᱜᱼᱟ ᱩᱱᱤ ᱦᱚᱸ ᱵᱟᱵᱚᱱ ᱞᱟᱦᱟ ᱦᱚᱪᱚᱣᱟᱭᱟ ᱱᱤᱡᱮ ᱦᱚᱸ ᱵᱟᱵᱚᱱ ᱞᱟᱦᱟᱜᱼᱟ ᱠᱟᱴᱠᱚᱢ ᱞᱮᱠᱟᱱ ᱡᱟᱹᱛ ᱠᱟᱱᱟ ᱵᱚᱱ ᱩᱱᱤ ᱦᱚᱸ ᱰᱤᱴᱟᱹᱢᱮᱢ ᱟᱨ ᱚᱨ ᱯᱷᱮᱰᱮᱢᱮ ᱩᱱᱤ ᱦᱚᱸ ᱰᱤᱴᱟᱹᱢᱮᱢ ᱚᱨ ᱯᱷᱮᱰᱮᱢᱮ ᱩᱱᱤ ᱥᱟᱵ ᱧᱩᱨᱦᱟᱹᱭᱮᱢ ᱱᱤᱡᱮ ᱦᱚᱸ ᱟᱞᱚᱢ ᱪᱟᱞᱟᱜᱼᱟ ᱟᱞᱚᱢ ᱪᱮᱛᱟᱱᱚᱜᱼᱟ ᱩᱱᱤ ᱦᱚᱸ ᱟᱞᱚᱢ ᱪᱮᱛᱟᱱ ᱦᱚᱪᱚᱣᱟᱭᱟ ᱮᱭ ᱱᱚᱝᱠᱟᱱ ᱡᱟᱹᱛ ᱠᱟᱱᱟ ᱵᱚᱱ ᱟᱫᱚ ᱵᱚᱞᱮ ᱡᱚᱛᱚᱣᱟᱜ ᱛᱮᱜᱮ ᱵᱚᱱ ᱥᱚᱨᱚᱥ ᱜᱮᱭᱟ ᱦᱤᱱᱥᱟᱹ ᱛᱮᱦᱚᱸ ᱟᱹᱰᱤ ᱥᱚᱨᱚᱥ ᱦᱩᱸ ᱟᱫᱚ ᱱᱚᱣᱟ ᱵᱷᱟᱨᱚᱛ ᱫᱤᱥᱚᱢ ᱨᱮ ᱥᱮ ᱫᱷᱩᱲᱤ ᱫᱷᱟᱹᱨᱛᱤ ᱨᱮ ᱵᱚᱞᱮ ᱦᱤᱱᱥᱟᱹ ᱨᱮᱭᱟᱜ ᱯᱨᱚᱛᱷᱚᱢ ᱯᱩᱨᱚᱥᱠᱟᱨ ᱯᱟᱥᱮ ᱟᱵᱚ ᱧᱟᱢ ᱞᱮᱠ ᱠᱟᱱ ᱛᱟᱵᱚᱱᱟ ᱱᱩᱱᱟᱹᱜ ᱜᱟᱱ ᱵᱚᱞᱮ ᱵᱚᱱ ᱦᱤᱱᱥᱟᱹ ᱫᱟᱲᱮᱭᱟᱜᱼᱟ ᱟᱵᱚ ᱵᱚᱞᱮ ᱱᱩᱱᱟᱹᱜ ᱦᱤᱱᱥᱟᱹ ᱱᱩᱱᱟᱹᱜ ᱛᱟᱹᱯᱤᱥ ᱦᱤᱱᱥᱟᱹ ᱮᱠᱫᱚᱢ ᱮᱠᱫᱚᱢ ᱚᱱᱟ ᱦᱤᱱᱥᱟᱹ ᱤᱭᱟᱹ ᱛᱮᱜᱮ ᱦᱤᱱᱥᱟᱹ ᱠᱷᱟᱹᱛᱤᱨ ᱛᱮᱜᱮ ᱛᱮᱦᱮᱧ ᱥᱚᱢᱟᱡᱽ ᱩᱡᱟᱹᱲ ᱟᱠᱟᱱ ᱛᱟᱵᱚᱱᱟ ᱟᱵᱚ ᱵᱚᱭᱦᱟ ᱵᱚᱭᱦᱟ ᱛᱟᱞᱟᱨᱮ ᱦᱤᱱᱥᱟᱹ ᱧᱟᱛᱭᱟ ᱮᱞᱟ ᱮᱨᱟ ᱛᱟᱞᱟᱨᱮ ᱦᱤᱱᱥᱟᱹ ᱮᱠᱫᱚᱢ ᱢᱟᱱᱮ ᱪᱮᱫ ᱟᱨᱮᱢ ᱢᱮᱱᱟ ᱵᱚᱭᱦᱟ ᱦᱟᱲᱟᱢ ᱨᱮ ᱦᱤᱱᱥᱟᱹ ᱟᱹᱛᱩ ᱟᱹᱛᱩ ᱨᱮ ᱦᱤᱱᱥᱟᱹ ᱯᱤᱰᱷᱟᱹ ᱯᱟᱥᱟ ᱯᱟᱥᱤ ᱡᱩᱢᱤ ᱡᱟᱭᱜᱟ ᱨᱮ ᱦᱤᱱᱥᱟᱹ ᱡᱚᱛᱚ ᱡᱟᱭᱜᱟ ᱨᱮᱜᱮ ᱦᱤᱱᱥᱟᱹ ᱟᱹᱰᱤ ᱦᱤᱱᱥᱟᱹ ᱟᱫᱚ ᱦᱤᱱᱥᱟᱹ ᱱᱩᱱᱟᱹᱜ ᱜᱟᱱ ᱦᱤᱱᱥᱟᱹ ᱟᱫᱚ ᱚᱱᱟᱛᱤᱧ ᱢᱮᱱ ᱠᱮᱫᱟ ᱵᱚᱱᱟ ᱢᱟ

ᱛᱮᱦᱮᱧ ᱦᱚᱸ ᱵᱚᱱ ᱛᱟᱦᱮᱸ ᱫᱟᱲᱮᱭᱟᱜᱼᱟ ᱱᱤᱛᱚᱜ ᱤᱧ ᱵᱚᱞᱮ ᱤᱧᱤᱧ ᱢᱮᱱᱟ ᱱᱚᱝᱠᱟ ᱵᱚᱞᱮ ᱤᱧ ᱤᱧ ᱴᱷᱮᱱ ᱦᱟᱹᱛᱭᱟᱹᱨ ᱪᱮᱫ ᱦᱚᱸ ᱵᱟᱹᱱᱩᱜᱼᱟ ᱢᱮᱱᱠᱷᱟᱱ ᱪᱟᱞᱟᱜ ᱪᱟᱞᱟᱜ ᱛᱤᱧ ᱥᱮᱸᱜᱮᱞᱤᱧ ᱞᱟᱜᱟᱣᱟ ᱪᱟᱞᱟᱜ ᱪᱟᱞᱟᱜ ᱛᱤᱧ ᱜᱟᱡᱟᱲ ᱨᱮ ᱥᱮᱸᱜᱮᱞᱤᱧ ᱡᱩᱞᱟ ᱚᱛᱷᱚᱪᱚ ᱤᱧ ᱴᱷᱮᱱ ᱪᱮᱫ ᱦᱚᱸ ᱵᱟᱝ ᱛᱟᱦᱮᱱᱟ ᱤᱧᱤᱧ ᱡᱩᱞ ᱫᱟᱲᱮᱭᱟᱜᱼᱟ ᱪᱮᱫᱟᱜ ᱟᱹᱫᱤᱵᱟᱹᱥᱤ ᱠᱟᱹᱱᱟᱹᱧ ᱚᱱᱟᱛᱮ ᱪᱮᱫᱟᱜ ᱤᱧᱤᱧ ᱵᱟᱰᱟᱭᱟ ᱮᱴᱟᱜ ᱠᱚᱫᱚ ᱪᱮᱫ ᱠᱚ ᱵᱟᱰᱟᱭᱟ ᱟᱵᱚ ᱴᱷᱮᱱ ᱠᱷᱚᱱ ᱜᱮᱢᱟ ᱥᱟᱱᱟᱢᱟᱜ ᱠᱚ ᱪᱮᱫ ᱟᱠᱟᱫ ᱪᱟᱞᱟᱜ ᱪᱟᱞᱟᱜ ᱛᱮ ᱤᱧ ᱜᱩᱞᱤᱧ ᱪᱟᱞᱟᱜ ᱪᱟᱞᱟᱜ ᱛᱮ ᱥᱮᱸᱜᱮᱞ ᱤᱧ ᱡᱩᱞᱟ ᱟᱨ ᱚᱛᱷᱚᱪᱚ ᱤᱧ ᱴᱷᱮᱱ ᱪᱮᱫ ᱦᱚᱸ ᱵᱟᱝ ᱛᱟᱦᱮᱱᱟ ᱪᱮᱫ ᱦᱚᱸ ᱵᱟᱝ ᱛᱟᱦᱮᱱᱟ ᱚᱱᱟ ᱠᱚᱨᱮ ᱡᱟᱦᱟᱸ ᱜᱟᱡᱟᱲ ᱢᱮᱱᱟᱜᱼᱟ ᱚᱱᱟ ᱠᱚᱨᱮ ᱡᱟᱦᱟᱸ ᱡᱷᱟᱹᱣᱟᱹ ᱢᱮᱱᱟᱜᱼᱟ ᱚᱱᱟ ᱠᱚᱨᱮ ᱡᱟᱦᱟᱸ ᱥᱟᱠᱟᱢ ᱢᱮᱱᱟᱜᱼᱟ ᱚᱱᱟ ᱠᱚᱨᱮ ᱡᱟᱦᱟᱸ ᱨᱚᱦᱚᱲ ᱠᱟᱰᱮᱡ ᱢᱮᱱᱟᱜᱼᱟ ᱚᱠᱟᱴᱟᱜ ᱠᱟᱰᱮᱡ ᱛᱮ ᱡᱮ ᱥᱮᱸᱜᱮᱞ ᱡᱩᱞᱩᱜᱼᱟ ᱚᱱᱟ ᱫᱚ ᱤᱧ ᱜᱤᱧ ᱵᱟᱰᱟᱭᱟ ᱪᱮᱫᱟᱜ ᱡᱮ ᱟᱹᱫᱤᱵᱟᱹᱥᱤ ᱠᱟᱹᱱᱟᱹᱧ ᱥᱟᱱᱛᱟᱞ ᱵᱚᱭᱦᱟ ᱜᱮ ᱡᱚᱛᱚ ᱠᱚ ᱵᱟᱰᱟᱭᱟ ᱚᱠᱟᱴᱟᱜ ᱥᱟᱠᱟᱢ ᱛᱮ ᱡᱮ ᱵᱟᱹᱨᱩᱫ ᱵᱮᱱᱟᱜᱼᱟ ᱚᱱᱟ ᱫᱚ ᱤᱧ ᱜᱤᱧ ᱵᱟᱰᱟᱭᱟ ᱪᱮᱫᱟᱜ ᱡᱮ ᱮᱴᱟᱜ ᱡᱟᱹᱛ ᱫᱚ ᱵᱟᱠᱚ ᱵᱟᱰᱟᱭᱟ ᱟᱵᱚ ᱥᱟᱱᱛᱟᱞ ᱵᱚᱱ ᱵᱟᱲᱟᱭᱟ ᱥᱟᱹᱨᱤᱱᱟᱜ ᱚᱱᱟ ᱵᱟᱹᱨᱩᱫ ᱢᱚᱛᱚ ᱫᱚ ᱵᱟᱝ ᱚᱱᱟ ᱥᱮᱸᱜᱮᱞ ᱴᱷᱩᱜᱼᱟ ᱚᱱᱟ ᱢᱚᱛᱚ ᱫᱚ ᱵᱟᱝ ᱵᱟᱹᱠᱤ ᱮᱴᱟᱜ ᱦᱚᱸ ᱟᱭᱢᱟ ᱠᱤᱪᱷᱩ ᱵᱟᱰᱟᱭ ᱛᱮᱭᱟᱜ ᱢᱮᱱᱟᱜᱼᱟ ᱟᱵᱚ ᱨᱮ ᱤᱧ ᱨᱮ ᱢᱮᱱᱟᱜᱼᱟ ᱛᱚ ᱚᱱᱠᱟ ᱜᱮ ᱯᱟᱥᱮ ᱮᱴᱟᱜ ᱵᱚᱭᱦᱟ ᱠᱚᱨᱮ ᱦᱚᱸ ᱢᱮᱱᱟᱜᱼᱟ ᱥᱟᱹᱨᱤ ᱠᱟᱛᱷᱟ ᱠᱟᱱᱟ ᱡᱮᱢᱚᱱ ᱢᱤᱫᱴᱮᱱ ᱫᱩᱨᱫᱟᱱᱛᱚ ᱠᱟᱛᱷᱟ ᱢᱤᱫᱴᱮᱱ ᱢᱟᱦᱟᱥᱚᱭ ᱥᱚᱸᱜᱮ ᱤᱧ ᱧᱟᱯᱟᱢ ᱞᱮᱱ ᱛᱟᱦᱮᱸ ᱠᱟᱱᱟ ᱜᱟᱞᱢᱟᱨᱟᱣ ᱜᱟᱞᱢᱟᱨᱟᱣ ᱛᱟᱞᱟᱛᱮ ᱟᱫᱚ ᱩᱱᱤ ᱢᱟᱦᱟᱥᱚᱭ ᱢᱮᱱ ᱠᱮᱫᱟ ᱤᱭᱟᱹ ᱯᱟᱛᱞᱟ ᱯᱟᱭᱠᱷᱟᱱᱟ ᱧᱟᱢ ᱠᱟᱫᱤᱧᱟ ᱴᱟᱺᱰᱤ ᱛᱮ ᱧᱟᱢ ᱠᱟᱫᱤᱧᱟ ᱟᱫᱚᱧ ᱢᱮᱛᱟᱭ ᱠᱟᱱᱟ ᱦᱟᱭᱨᱮ ᱟᱹᱰᱤ ᱞᱟᱡᱟᱯᱟᱲᱟ ᱨᱮᱭᱟᱜ ᱠᱟᱛᱷᱟ ᱠᱟᱱᱟ ᱢᱟᱦᱟᱥᱚᱭ ᱦᱩᱭ ᱠᱟᱛᱮ ᱟᱢ ᱱᱚᱝᱠᱟᱱ ᱠᱟᱛᱷᱟᱢ ᱨᱚᱲ ᱠᱮᱫᱟ ᱯᱟᱛᱞᱟ ᱯᱟᱭᱠᱷᱟᱱᱟ ᱫᱚ ᱚᱠᱚᱭ ᱧᱟᱢ ᱠᱚᱣᱟ ᱜᱟᱹᱭ ᱡᱚᱠᱷᱚᱱ ᱯᱟᱹᱦᱤᱞ ᱵᱟᱹᱨᱥᱟᱹ ᱦᱩᱭᱩᱜ ᱫᱟᱜ ᱧᱩᱨᱩᱜ ᱡᱩᱱ ᱢᱟᱥ ᱠᱷᱚᱱ ᱫᱟᱜ ᱡᱚᱠᱷᱚᱱ ᱦᱩᱭᱩᱜᱼᱟ ᱟᱨ ᱜᱷᱟᱥᱚᱜᱼᱟ ᱱᱟᱣᱟ ᱱᱟᱣᱟ ᱵᱟᱞᱮ ᱵᱟᱞᱮ ᱠᱷᱤᱪᱟᱹ ᱠᱷᱤᱪᱟᱹ ᱟᱨ ᱩᱱ ᱡᱚᱠᱷᱟᱱ ᱩᱱᱠᱩ ᱟᱹᱰᱤ ᱠᱚ ᱡᱚᱢᱟ ᱟᱨ ᱡᱚᱢ ᱵᱟᱹᱲᱛᱤ ᱟᱠᱚ ᱟᱨ ᱠᱚ ᱪᱤᱰᱤᱨᱟ ᱥᱮᱭ ᱤᱛᱤᱞ ᱜᱷᱟᱥ ᱡᱚᱢ ᱛᱮ ᱛᱚ ᱡᱚᱢ ᱵᱟᱹᱲᱛᱤ ᱞᱮᱠᱷᱟᱱ ᱢᱟᱱᱣᱟ ᱡᱚᱱᱚᱢ ᱨᱮᱫᱚ ᱪᱤᱠᱟᱹᱛᱮ ᱟᱢ ᱫᱚ ᱴᱟᱺᱰᱤ ᱛᱮᱭ ᱧᱟᱢ ᱠᱟᱜ ᱢᱮᱭᱟ ᱟᱢ ᱫᱚ ᱪᱤᱠᱟᱹᱛᱮ ᱧᱟᱢ ᱠᱮᱢᱟ ᱟᱨ ᱢᱟᱥᱴᱟᱨ ᱦᱩᱭ ᱠᱟᱛᱮ ᱡᱩᱫᱤ ᱟᱢ ᱴᱟᱺᱰᱤ ᱛᱮᱢ ᱞᱟᱹᱭᱮᱫ ᱠᱟᱱ ᱠᱷᱟᱱ ᱛᱟᱦᱚᱞᱮ ᱟᱢ ᱨᱮᱱ ᱜᱤᱫᱽᱨᱟᱹ ᱫᱚ ᱪᱮᱫ ᱫᱚᱥᱟ ᱨᱮᱠᱚ ᱯᱟᱲᱟᱜᱼᱟ ᱟᱢ ᱜᱮ ᱡᱩᱫᱤᱢ ᱪᱤᱰᱤᱨᱟ ᱛᱟᱦᱚᱞᱮ ᱜᱤᱫᱽᱨᱟᱹ ᱫᱚᱠᱚ ᱪᱤᱠᱟᱹᱜ ᱛᱟᱢᱟ ᱚᱱᱠᱟᱧ ᱢᱮᱛᱟ ᱟᱫᱮᱭᱟ ᱟᱫᱚ ᱤᱧ ᱫᱚ ᱵᱟᱝ ᱤᱧ ᱫᱚ ᱵᱟᱪᱚ ᱵᱟᱪᱚᱧ ᱴᱟᱺᱰᱤ ᱛᱮ ᱵᱟᱲᱟᱭ ᱟᱨ ᱪᱮᱠᱟᱛᱮᱢ ᱴᱟᱺᱰᱤ ᱛᱮᱭᱟ ᱟᱨ ᱢᱟᱱᱣᱟ ᱪᱮᱠᱟᱛᱮ ᱵᱚᱱ ᱴᱟᱺᱰᱤ ᱛᱮᱭᱟ ᱠᱤᱪᱷᱩ ᱠᱤᱪᱷᱩ ᱨᱩᱣᱟᱹ ᱨᱳᱜᱟ ᱠᱤᱱᱛᱩ ᱵᱟᱝ ᱦᱩᱭᱩᱜᱼᱟ ᱟᱵᱚ ᱥᱟᱱᱛᱟᱲ ᱱᱩᱱᱟᱹᱜ ᱥᱚᱨᱚᱥ ᱡᱟᱹᱛ ᱠᱟᱱᱟ ᱵᱚᱱ ᱢᱤᱫ ᱫᱤᱱ ᱤᱧᱤᱧ ᱪᱟᱞᱟᱣ ᱞᱮᱱᱟ ᱦᱟᱥᱯᱟᱛᱟᱞ ᱥᱮᱫ ᱟᱫᱚ ᱦᱟᱥᱯᱟᱛᱟᱞ ᱨᱮ ᱟᱹᱰᱤ ᱰᱷᱮᱨ ᱦᱚᱲᱤᱧ ᱧᱮᱞ ᱠᱮᱫ ᱠᱚᱣᱟ ᱦᱟᱭᱨᱮ ᱱᱩᱱᱟᱹᱜ ᱰᱷᱮᱨ ᱦᱚᱲ ᱱᱩᱱᱟᱹᱜ ᱰᱷᱮᱨ ᱦᱚᱲ ᱟᱫᱚ ᱤᱧ ᱦᱟᱥᱯᱟᱛᱟᱞ ᱢᱟ ᱛᱤᱥ ᱦᱚᱸ ᱵᱟᱹᱧ ᱧᱮᱞ ᱠᱟᱜ ᱛᱤᱥ ᱦᱚᱸ ᱵᱟᱹᱧ ᱦᱮᱡ ᱠᱟᱱ ᱟᱫᱚ ᱢᱤᱫ ᱦᱚᱲᱮ ᱢᱤᱛᱟᱹᱧ ᱠᱟᱱᱟ ᱵᱟᱢ ᱧᱮᱞ ᱠᱟᱜᱼᱟ ᱵᱟᱪᱚ ᱟᱨ ᱪᱮᱠᱟᱛᱮᱢ ᱦᱤᱡᱩᱜᱼᱟ ᱪᱮᱠᱟ ᱞᱟᱹᱜᱤᱫ ᱮᱢ ᱦᱤᱡᱩᱜᱼᱟ ᱮᱱᱛᱮᱫ ᱚᱱᱟ ᱨᱳᱜᱟ ᱨᱩᱣᱟᱹ ᱨᱩᱜᱤ ᱢᱮᱱᱟᱜ ᱛᱚᱵᱮ ᱥᱮ ᱵᱟᱝ ᱦᱤᱡᱩᱜᱼᱟ ᱟᱫᱚ ᱢᱮᱱᱫᱟ ᱥᱟᱹᱨᱤᱱᱟᱜ ᱛᱟᱦᱚᱞᱮ ᱫᱚ ᱟᱨ ᱛᱟᱦᱚᱞᱮ ᱟᱢ ᱫᱚ ᱨᱩᱣᱟᱹ ᱦᱟᱹᱥᱩ ᱫᱚ ᱪᱮᱠᱟᱛᱮ ᱨᱩᱣᱟᱹ ᱦᱟᱹᱥᱩ ᱵᱟᱹᱵᱩ ᱟᱵᱚ ᱨᱟᱱ ᱵᱚᱱ ᱵᱟᱲᱟᱭᱟ ᱵᱩᱜᱤᱛᱮ ᱨᱟᱱ ᱵᱚᱱ ᱵᱟᱲᱟᱭᱟ ᱨᱟᱱ ᱨᱮᱦᱮᱫ ᱡᱚᱛᱚ ᱞᱮᱠᱟᱱᱟᱜ ᱟᱢ ᱠᱷᱩᱜ ᱢᱟᱸᱫᱟ ᱨᱩᱣᱟᱹ ᱜᱟᱹᱥᱤ ᱤᱱᱠᱟᱱᱟᱜ ᱢᱟ ᱤᱱᱠᱟ ᱛᱮᱜᱮ ᱟᱭᱢᱟ ᱨᱟᱱ ᱢᱮᱱᱟᱜᱼᱟ ᱟᱨ ᱡᱚᱴᱤᱞ ᱠᱷᱚᱱ ᱡᱚᱴᱤᱞᱚᱛᱚᱢ ᱠᱤᱪᱷᱩ ᱠᱤᱪᱷᱩ ᱨᱳᱜᱽ ᱨᱮᱭᱟᱜ ᱦᱚᱸ ᱨᱟᱱ ᱠᱤᱱᱛᱩ ᱟᱵᱚ ᱵᱚᱱ ᱵᱟᱰᱟᱭ ᱜᱮᱭᱟ ᱟᱫᱚ ᱚᱠᱚᱭ ᱫᱚ ᱵᱟᱵᱚᱱ ᱞᱟᱹᱭᱟ ᱚᱠᱚᱭ ᱫᱚᱵᱚᱱ ᱞᱟᱹᱭ ᱦᱟᱹᱴᱤᱧᱟ ᱱᱚᱝᱠᱟᱱᱟᱜ ᱠᱟᱛᱷᱟ ᱠᱟᱱᱟ ᱥᱟᱹᱨᱤ ᱠᱟᱛᱷᱟ ᱡᱚᱛᱚ ᱛᱮᱜᱮ ᱵᱚᱱ ᱥᱚᱨᱚᱥ ᱜᱮᱭᱟ ᱡᱚᱛᱚ ᱛᱮᱜᱮ ᱟᱨ ᱪᱟᱞᱟᱜ ᱪᱟᱞᱟᱜ ᱛᱮ ᱜᱟᱛᱮᱜ ᱜᱟᱛᱮᱜ ᱛᱮ ᱚᱞᱚᱜ ᱯᱟᱲᱦᱟᱜ ᱠᱚ ᱪᱮᱫ ᱮᱫᱟ ᱠᱚ ᱥᱟᱱᱛᱟᱞ ᱜᱤᱫᱽᱨᱟᱹ ᱤᱧ ᱜᱮ ᱚᱱᱟ ᱨᱮᱱ ᱯᱨᱚᱢᱟᱱ ᱥᱠᱩᱞ ᱵᱟᱹᱧ ᱪᱟᱞᱟᱣ ᱟᱠᱟᱱᱟ ᱢᱮᱱᱠᱷᱟᱱ ᱡᱟᱣ ᱜᱮ ᱛᱮᱦᱮᱧ ᱚᱞᱚᱜ ᱯᱟᱲᱦᱟᱜ ᱤᱧ ᱪᱮᱫ ᱟᱠᱟᱫᱼᱟ ᱡᱟᱣ ᱜᱮᱧ ᱪᱮᱫ ᱟᱠᱟᱫᱼᱟ ᱥᱠᱩᱞ ᱵᱟᱹᱧ ᱪᱟᱞᱟᱣ ᱟᱠᱟᱱᱟ ᱜᱟᱹᱭ ᱜᱩᱯᱤ ᱢᱟᱲᱟᱝ ᱨᱮᱧ ᱪᱮᱫ ᱠᱮᱫᱟ ᱯᱚᱨᱮ ᱛᱮ ᱥᱠᱩᱞ ᱤᱧ ᱪᱟᱞᱟᱣ ᱟᱠᱟᱱᱟ ᱯᱚᱨᱮ ᱛᱮ ᱥᱠᱩᱞ ᱨᱮ ᱪᱟᱞᱟᱣ ᱠᱟᱛᱮᱫ ᱦᱚᱸ ᱢᱟᱱᱮ ᱨᱟᱹᱥᱠᱟᱹ ᱛᱮᱜᱮ ᱤᱧ ᱫᱚᱧ ᱯᱟᱲᱦᱟᱣ ᱟᱠᱟᱫᱼᱟ ᱵᱚᱛᱚᱨ ᱛᱮᱫᱚ ᱵᱟᱝ ᱨᱟᱹᱥᱠᱟᱹ ᱛᱮᱜᱮ ᱟᱫᱚ ᱟᱥᱚᱜ ᱠᱟᱹᱱᱟᱹᱧ ᱮᱴᱟᱜ ᱜᱤᱫᱽᱨᱟᱹ ᱠᱚᱦᱚᱸ ᱨᱟᱹᱥᱠᱟᱹ ᱛᱮᱠᱚ ᱯᱟᱲᱦᱟᱜ ᱛᱟᱵᱚᱱᱟ ᱛᱷᱚᱲᱟ ᱜᱟᱱ ᱠᱷᱟᱹᱞᱤ ᱥᱟᱯᱳᱨᱴ ᱮᱢᱟ ᱠᱚ ᱛᱟᱵᱚᱱ ᱯᱮ ᱛᱷᱚᱲᱟ ᱜᱟᱱ ᱵᱚᱞᱮ ᱵᱟᱵᱟ ᱟᱢ ᱜᱮᱢ ᱫᱟᱲᱮᱭᱟᱜᱼᱟ ᱵᱤᱴᱤ ᱟᱢ ᱜᱮᱢ ᱫᱟᱲᱮᱭᱟᱜᱼᱟ ᱟᱢ ᱜᱮᱢ ᱯᱟᱥᱚᱜᱼᱟ ᱟᱢ ᱜᱮ ᱪᱟᱹᱠᱨᱤᱢ ᱧᱟᱢᱟ ᱟᱢ ᱜᱮᱢ ᱡᱤᱛᱟᱹᱜᱼᱟ ᱠᱷᱟᱹᱞᱤ ᱩᱱᱤ ᱯᱤᱪᱷᱚᱱ ᱨᱮ ᱥᱟᱯᱳᱨᱴ ᱨᱮ ᱛᱟᱦᱮᱱ ᱢᱮᱥᱮ ᱠᱟᱛᱷᱟ ᱛᱮᱜᱮ ᱦᱚᱸ ᱧᱮᱞᱟᱢ ᱱᱟᱦᱟᱜ ᱧᱮᱞᱮᱭᱟᱢ ᱱᱟᱦᱟᱜ

ᱞᱟᱜᱟ ᱛᱤᱭᱟᱹᱜ ᱠᱮᱫᱮᱭᱟ ᱟᱨ ᱥᱟᱵ ᱛᱮᱠᱚ ᱥᱟᱵ ᱠᱮᱫᱮᱭᱟ ᱱᱚᱝᱠᱟ ᱠᱟᱱᱟ ᱠᱟᱛᱷᱟ ᱡᱟᱦᱟᱸᱭ ᱜᱮ ᱡᱩᱫᱤ ᱥᱟᱯᱳᱨᱴ ᱮᱢ ᱮᱢᱟᱣᱫᱮ ᱩᱛᱥᱟᱦᱚ ᱮᱢᱟᱣᱫᱮ ᱩᱱᱤ ᱦᱚᱲᱮ ᱡᱤᱛᱟᱹᱜ ᱜᱮᱭᱟ ᱠᱳᱱᱳ ᱚᱠᱛᱮ ᱨᱮ ᱠᱳᱱᱳ ᱥᱚᱢᱚᱭ ᱨᱮ ᱡᱟᱦᱟᱸᱭ ᱟᱞᱚᱵᱚᱱ ᱰᱟᱣᱩᱱ ᱠᱚ ᱟᱞᱚᱵᱚᱱ ᱱᱮᱜᱽᱞᱮᱠᱴ ᱠᱚ ᱟᱞᱚᱵᱚᱱ ᱢᱮᱛᱟ ᱠᱚ ᱵᱟᱢ ᱫᱟᱲᱮᱭᱟᱜᱼᱟ ᱵᱟᱢ ᱫᱟᱲᱮᱭᱟᱜᱼᱟ ᱵᱟᱢ ᱫᱟᱲᱮᱭᱟᱜᱼᱟ ᱵᱟᱢ ᱦᱟᱡᱟᱢ ᱫᱟᱲᱮᱭᱟᱜᱼᱟ ᱵᱟᱢ ᱨᱚᱲ ᱫᱟᱲᱮᱭᱟᱜᱼᱟ ᱵᱟᱢ ᱫᱚᱱ ᱫᱟᱲᱮᱭᱟᱜᱼᱟ ᱵᱟᱢ ᱫᱟᱹᱲ ᱫᱟᱲᱮᱭᱟᱜᱼᱟ ᱵᱟᱢ ᱠᱷᱟᱹᱴᱩᱣᱟᱹ ᱫᱟᱲᱮᱭᱟᱜᱼᱟ ᱵᱟᱢ ᱰᱷᱚᱝ ᱫᱟᱲᱮᱭᱟᱜᱼᱟ ᱱᱚᱝᱠᱟᱱ ᱠᱟᱛᱷᱟ ᱵᱟᱵᱚᱱ ᱨᱚᱲᱟ ᱢᱮᱱᱟᱵᱚᱱ ᱫᱟᱲᱮᱭᱟᱜᱼᱟᱢ ᱵᱮᱴᱟ ᱫᱟᱲᱮᱭᱟᱜᱼᱟᱢ ᱵᱤᱴᱤ ᱫᱟᱲᱮᱭᱟᱜᱼᱟᱢ ᱵᱟᱵᱟ ᱫᱟᱲᱮᱭᱟᱜ ᱟᱢ ᱜᱚᱜᱚ ᱫᱟᱲᱮᱭᱟᱜ ᱟᱢ ᱡᱚᱛᱚ ᱦᱚᱲ ᱩᱛᱥᱟᱦᱚ ᱵᱚᱱ ᱮᱢᱟ ᱠᱚᱣᱟ ᱵᱟᱢ ᱪᱤᱠᱟᱹᱜᱼᱟ ᱵᱟᱵᱚᱱ ᱪᱤᱠᱟᱹᱜᱼᱟ ᱟᱨᱮ ᱵᱤᱨ ᱡᱟᱱᱣᱟᱨ ᱩᱱᱠᱩ ᱵᱤᱞᱤ ᱦᱚᱯᱚᱱᱚᱜ ᱠᱟᱱ ᱠᱚ ᱩᱱᱠᱩ ᱠᱚ ᱫᱟᱲᱮᱭᱟᱜ ᱠᱟᱱ ᱜᱤᱫᱟᱹᱨ ᱯᱤᱫᱟᱹᱨ ᱠᱚ ᱦᱟᱨᱟ ᱵᱩᱨᱩ ᱫᱟᱲᱮᱭᱟᱠᱚ ᱠᱟᱱ ᱵᱮᱜᱚᱨ ᱥᱟᱯᱳᱨᱴ ᱛᱮ ᱮᱥᱠᱟᱨ ᱛᱮ ᱢᱤᱫᱴᱮᱱ ᱥᱤᱢ ᱮᱸᱜᱟ ᱯᱚᱸᱪᱤᱥᱴᱤ ᱛᱤᱨᱤᱥᱴᱤ ᱦᱚᱯᱚᱱᱮ ᱦᱟᱨᱟ ᱫᱟᱲᱮᱭᱟᱠᱚ ᱠᱟᱱ ᱩᱱᱟᱹᱜ ᱜᱟᱱ ᱥᱚᱢᱵᱷᱚᱵᱽ ᱟᱨ ᱛᱮᱦᱮᱧ ᱢᱟᱱᱣᱟ ᱡᱚᱱᱚᱢ ᱨᱮ ᱵᱟᱨᱭᱟ ᱜᱤᱫᱽᱨᱟᱹ ᱦᱟᱨᱟ ᱦᱚᱸ ᱚᱥᱚᱢᱵᱷᱚᱵᱽ ᱪᱮᱫᱟᱜ ᱠᱟᱨᱚᱱ ᱟᱵᱚ ᱢᱟᱵᱚᱱ ᱱᱚᱝᱠᱟᱱ ᱠᱟᱛᱷᱟ ᱜᱮᱵᱚᱱ ᱨᱚᱲ ᱡᱮ ᱦᱮᱨᱮᱞ ᱛᱮᱫ ᱦᱚᱸᱭ ᱢᱮᱛᱟᱭᱟ ᱵᱟᱵᱟ ᱦᱚᱲᱮ ᱢᱮᱛᱟᱭᱟ ᱟᱢ ᱫᱚ ᱵᱟᱢ ᱰᱷᱚᱝ ᱫᱟᱲᱮᱭᱟᱜᱼᱟ ᱵᱟᱵᱟ ᱦᱚᱲ ᱦᱚᱸᱭ ᱢᱮᱛᱟᱭᱟ ᱜᱚᱜᱚ ᱦᱚᱲ ᱟᱢ ᱫᱚ ᱵᱟᱢ ᱰᱷᱚᱝ ᱫᱟᱲᱮᱭᱟᱜᱼᱟ ᱱᱚᱜᱼᱚ ᱱᱚᱝᱠᱟᱱ ᱠᱟᱛᱷᱟ ᱢᱮᱱᱟᱜᱼᱟ ᱚᱱᱟᱛᱤᱧ ᱢᱮᱱ ᱠᱮᱭᱟ ᱵᱟᱢ ᱰᱷᱚᱝ ᱫᱟᱲᱮᱭᱟᱜᱼᱟ ᱵᱟᱢ ᱫᱟᱲᱮᱭᱟᱜᱼᱟ ᱱᱚᱣᱟ ᱠᱟᱛᱷᱟ ᱵᱚᱱ ᱢᱩᱪᱟᱹᱫᱟ ᱫᱟᱲᱮᱭᱟᱜᱼᱟᱢ ᱫᱟᱲᱮᱭᱟᱜᱼᱟ ᱵᱚᱱ ᱥᱩᱠᱨᱤ ᱟᱡ ᱢᱚᱛᱚ ᱛᱮ ᱵᱮᱜᱚᱨ ᱵᱟᱵᱟ ᱦᱚᱲᱛᱮ ᱟᱭᱢᱟ ᱦᱚᱯᱚᱱᱮ ᱦᱟᱨᱟᱭᱮᱫ ᱠᱚ ᱥᱤᱢ ᱮᱸᱜᱟ ᱟᱡ ᱢᱚᱛᱚ ᱛᱮ ᱵᱮᱜᱚᱨ ᱥᱟᱺᱰᱤ ᱛᱮ ᱟᱡ ᱢᱚᱛᱚ ᱛᱮ ᱟᱭᱢᱟ ᱦᱚᱯᱚᱱ ᱮ ᱦᱟᱨᱟᱭᱮᱫ ᱠᱚ ᱟ ᱱᱚᱝᱠᱟ ᱦᱩᱭᱩᱜᱚᱜ ᱠᱟᱱᱟ ᱟᱨ ᱟᱵᱚ ᱡᱩᱨᱤ ᱯᱟᱹᱨᱤ ᱛᱟᱦᱮᱸ ᱠᱟᱛᱮ ᱜᱷᱟᱨᱚᱸᱡᱽ ᱵᱟᱝ ᱠᱮᱴᱮᱡᱚᱜᱼᱟ ᱡᱩᱨᱤ ᱯᱟᱹᱨᱤ ᱛᱟᱦᱮᱸ ᱠᱟᱛᱮ ᱜᱤᱫᱽᱨᱟᱹ ᱵᱟᱠᱚ ᱠᱮᱴᱮᱡᱚᱜᱼᱟ ᱟᱹᱠᱤᱞ ᱛᱮ ᱵᱟᱠᱚ ᱥᱮᱬᱟᱜᱼᱟ ᱢᱟᱱᱮ ᱮᱠᱫᱚᱢ ᱠᱚ ᱫᱟᱲᱮᱭᱟᱜᱼᱟ ᱢᱟ ᱛᱚᱵᱮ ᱥᱟᱱᱟᱢ ᱜᱟᱛᱮ ᱠᱚ ᱥᱟᱦᱚᱥ ᱵᱚᱱ ᱮᱢᱟ ᱠᱚᱣᱟ ᱩᱛᱥᱟᱦᱚ ᱵᱚᱱ ᱮᱢᱟ ᱠᱚᱣᱟ ᱛᱚᱵᱮ ᱛᱟᱭᱚᱢ ᱥᱮᱫ ᱫᱚ ᱵᱟᱝ ᱢᱮᱱᱠᱷᱟᱱ ᱠᱟᱴᱠᱚᱢ ᱞᱮᱠᱟ ᱟᱞᱚ ᱵᱚᱱ ᱦᱤᱝᱥᱟᱹᱜ ᱡᱟᱦᱟᱸᱭᱮ ᱨᱟᱠᱟᱵᱚᱜᱼᱟ ᱟᱞᱚ ᱵᱚᱱ ᱰᱤᱴᱟᱹᱢᱤ ᱟᱞᱚ ᱵᱚᱱ ᱚᱨ ᱧᱩᱨᱦᱩᱭᱮ ᱫᱟᱲᱮᱭᱟᱜ ᱠᱷᱟᱡ ᱵᱚᱱ ᱩᱛᱥᱟᱦᱚ ᱵᱚᱱ ᱮᱢᱟᱭᱟ ᱟᱨ ᱦᱚᱸ ᱨᱟᱠᱟᱵ ᱦᱚᱪᱚᱣᱟᱱ ᱜᱮ ᱟᱨ ᱩᱱᱤ ᱛᱟᱭᱚᱢ ᱛᱮ ᱟᱵᱚ ᱦᱚᱸᱵᱚᱱ ᱨᱟᱠᱟᱵᱚᱜᱼᱟ ᱢᱟ ᱛᱚᱵᱮ ᱡᱚᱦᱟᱨ ᱡᱚᱦᱟᱨ ᱫᱚᱥᱟᱨ ᱵᱷᱤᱰᱤᱭᱳ ᱨᱮ ᱟᱨᱦᱚᱸ ᱵᱚᱱ ᱧᱟᱯᱟᱢᱚᱜᱼᱟ